ᱥᱟᱱᱟᱢ ᱠᱚ ᱡᱚᱦᱟᱨ ᱜᱮ, ᱛᱮᱦᱮᱧ ᱫᱚ ᱵᱚᱱ ᱧᱮᱞᱟ ᱵᱷᱟᱨᱚᱛ ᱫᱤᱥᱚᱢ ᱥᱟᱱᱛᱟᱲ ᱚᱱᱚᱞᱤᱭᱟᱹ, ᱚᱱᱚᱬᱦᱤᱭᱟᱹ ᱟᱨ ᱥᱟᱱᱛᱟᱲᱤ ᱥᱟᱶᱦᱮᱫ ᱢᱩᱨᱟᱹᱭ ᱨᱮ ᱠᱩᱱᱟᱹᱢᱤ ᱪᱟᱸᱫᱚ ᱞᱮᱠᱟ ᱰᱤᱜᱽᱰᱤᱜᱮ ᱛᱮᱨᱫᱮᱡ ᱢᱟᱨᱥᱟᱞ ᱟᱠᱟᱫ ᱵᱟᱦᱱᱟ ᱧᱩᱛᱩᱢ ᱴᱚᱴᱠᱚ ᱢᱚᱞᱚᱝ ᱟᱨ ᱯᱟᱛᱟᱝ ᱥᱩᱨᱟᱹᱭ ᱠᱚᱵᱤᱜᱩᱨᱩ ᱥᱚᱨᱫᱟ ᱯᱨᱚᱥᱟᱫᱽ ᱠᱤᱥᱠᱩ ᱜᱚᱝᱠᱮ ᱛᱤᱠᱤᱱᱟᱜ ᱡᱤᱭᱚᱱ ᱪᱩᱨᱤᱛ ᱨᱮᱱᱟᱜ ᱠᱩᱠᱞᱤ ᱟᱨ ᱞᱟᱹᱱᱟᱹᱭ ᱠᱚ᱾ ᱢᱟ ᱛᱚᱵᱮ ᱛᱮᱦᱮᱧᱟᱜ ᱵᱤᱰᱤᱭᱳ ᱵᱚᱱ ᱮᱛᱚᱦᱚᱵ ᱞᱮᱜᱮ᱾ ᱮᱠ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱛᱤᱱᱟᱹᱜ ᱥᱟᱞ ᱨᱮᱠᱤᱱ ᱡᱟᱱᱟᱢ ᱞᱮᱱᱟ? ᱱᱚᱣᱟ ᱨᱮᱱᱟᱜ ᱞᱟᱹᱱᱟᱹᱭ ᱫᱩ ᱯᱷᱟᱨᱣᱟᱨᱤ ᱩᱱᱤᱥ ᱥᱚ ᱩᱱᱛᱨᱤᱥ ᱥᱟᱞ ᱨᱮ᱾ ᱫᱩ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱨᱤᱱ ᱟᱯᱟᱛ ᱧᱩᱛᱩᱢ ᱫᱚ ᱪᱮᱫ ᱛᱟᱦᱮᱸ ᱠᱟᱱᱟ? ᱱᱚᱣᱟ ᱨᱮᱱᱟᱜ ᱞᱟᱹᱱᱟᱹᱭ ᱪᱚᱨᱚᱱ ᱠᱤᱥᱠᱩ᱾ ᱛᱤᱱ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱨᱤᱱ ᱮᱸᱜᱟᱛ ᱧᱩᱛᱩᱢ ᱫᱚ ᱪᱮᱫ ᱛᱟᱦᱮᱸ ᱠᱟᱱᱟ? ᱱᱚᱣᱟ ᱨᱮᱱᱟᱜ ᱞᱟᱹᱱᱟᱹᱭ, ᱫᱷᱚᱱᱢᱚᱱᱤ ᱠᱤᱥᱠᱩ᱾ ᱪᱟᱨ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱᱟᱜ ᱵᱟᱦᱱᱟ ᱧᱩᱛᱩᱢ ᱫᱚ ᱪᱮᱫ ᱛᱟᱦᱮᱸ ᱠᱟᱱᱟ? ᱱᱚᱣᱟ ᱨᱮᱱᱟᱜ ᱞᱟᱹᱱᱟᱹᱭ, ᱴᱚᱴᱠᱚ ᱢᱚᱞᱚᱝ ᱟᱨ ᱯᱟᱛᱟᱝ ᱥᱩᱨᱟᱹᱭ᱾ ᱯᱟᱸᱪ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱚᱠᱟ ᱟᱹᱛᱩ ᱨᱮᱠᱤᱱ ᱡᱟᱱᱟᱢ ᱞᱮᱱᱟ? ᱱᱚᱣᱟ ᱨᱮᱱᱟᱜ ᱞᱟᱹᱱᱟᱹᱭ, ᱯᱚᱪᱷᱤᱢ ᱵᱟᱝᱜᱟᱞ ᱯᱚᱱᱚᱛ ᱯᱩᱨᱩᱞᱤᱭᱟᱹ ᱡᱤᱞᱟ ᱨᱮᱱᱟᱜ ᱫᱟᱲᱤᱠᱟ ᱰᱚᱵᱟ ᱟᱹᱛᱩ ᱨᱮ᱾ ᱪᱷᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱚᱠᱟ ᱤᱥᱠᱩᱞ ᱠᱷᱚᱱ ᱯᱟᱲᱦᱟᱣ ᱠᱤᱱ ᱮᱛᱚᱦᱚᱵ ᱞᱮᱫᱼᱟ ᱟᱨ ᱛᱤᱱᱟᱹᱜ ᱥᱟᱞ ᱠᱷᱚᱱ? ᱱᱚᱣᱟ ᱨᱮᱱᱟᱜ ᱞᱟᱹᱱᱟᱹᱭ ᱡᱚᱨᱚᱵᱟᱲᱮ ᱱᱤᱢᱱᱚ ᱯᱨᱟᱛᱷᱟᱢᱤᱠ ᱤᱛᱩᱱ ᱟᱥᱲᱟ ᱠᱷᱚᱱ ᱩᱱᱤᱥ ᱥᱚ ᱟᱴᱛᱨᱤᱥ ᱥᱟᱞ ᱠᱷᱚᱱ᱾ ᱥᱟᱛ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱚᱠᱟ ᱤᱥᱠᱩᱞ ᱠᱷᱚᱱ ᱢᱮᱴᱨᱤᱠ ᱠᱤᱱ ᱯᱟᱥ ᱞᱮᱫᱼᱟ ᱟᱨ ᱛᱤᱱᱟᱹᱜ ᱥᱟᱞ ᱨᱮ? ᱱᱚᱣᱟ ᱨᱮᱱᱟᱜ ᱞᱟᱹᱱᱟᱹᱭ ᱵᱟᱸᱠᱩᱲᱟ ᱠᱷᱟᱛᱲᱟ ᱦᱟᱭ ᱤᱥᱠᱩᱞ ᱠᱷᱚᱱ ᱩᱱᱤᱥ ᱥᱚ ᱟᱴᱪᱚᱞᱞᱤᱥ ᱥᱟᱞ ᱨᱮ᱾ ᱟᱴ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱚᱠᱟ ᱠᱟᱞᱮᱡᱽ ᱨᱮᱠᱤᱱ ᱵᱷᱚᱨᱛᱤ ᱞᱮᱱᱟ ᱟᱨ ᱚᱠᱟ ᱪᱟᱱᱚᱪ ᱨᱮ? ᱱᱚᱣᱟ ᱨᱮᱱᱟᱜ ᱞᱟᱹᱱᱟᱹᱭ ᱵᱤᱥᱱᱩᱯᱩᱨ ᱨᱟᱢᱟᱱᱚᱱᱫᱚ ᱠᱟᱞᱮᱡᱽ ᱨᱮ ᱟᱭᱮᱥᱤ ᱪᱟᱱᱚᱪ ᱨᱮ᱾ ᱱᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱢᱟᱪᱮᱛ ᱴᱨᱮᱱᱤᱝ ᱚᱠᱟ ᱨᱮᱠᱤᱱ ᱠᱚᱨᱟᱣ ᱞᱮᱫᱼᱟ ᱟᱨ ᱚᱠᱟ ᱥᱟᱞ ᱨᱮ? ᱱᱚᱣᱟ ᱨᱮᱱᱟᱜ ᱞᱟᱹᱱᱟᱹᱭ ᱵᱟᱸᱫᱽᱣᱟᱱ ᱦᱤᱱᱫᱤ ᱥᱤᱠᱷᱚᱱ ᱛᱟᱞᱢᱟ ᱨᱮ ᱩᱱᱤᱥ ᱥᱚ ᱯᱚᱧᱪᱟᱥ ᱥᱟᱞ ᱨᱮ᱾ ᱫᱚᱥ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱢᱟᱪᱮᱛ ᱴᱨᱮᱱᱤᱝ ᱯᱚᱨᱮ ᱚᱠᱟ ᱥᱠᱩᱞ ᱨᱮ ᱢᱟᱪᱮᱛ ᱠᱟᱹᱢᱤ ᱠᱤᱱ ᱧᱟᱢ ᱞᱮᱫᱼᱟ ᱟᱨ ᱚᱠᱟ ᱥᱟᱞ ᱨᱮ? ᱱᱚᱣᱟ ᱨᱮᱱᱟᱜ ᱞᱟᱹᱱᱟᱹᱭ ᱡᱟᱢᱛᱟᱲᱤᱭᱟ ᱥᱤᱱᱤᱭᱚᱨ ᱵᱮᱥᱤᱠ ᱥᱠᱩᱞ ᱨᱮ ᱩᱱᱤᱥ ᱥᱚ ᱯᱚᱧᱪᱟᱥ ᱥᱟᱞ ᱨᱮ᱾ ᱮᱜᱟᱨᱚ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱯᱚᱪᱷᱤᱢ ᱵᱟᱝᱜᱟᱞ ᱯᱚᱱᱚᱛ ᱵᱤᱫᱷᱟᱱᱥᱚᱵᱷᱟ ᱵᱟᱪᱷᱱᱟᱣ ᱨᱮ ᱚᱠᱟ ᱫᱚᱞ ᱠᱷᱚᱱ ᱠᱤᱱ ᱛᱤᱸᱜᱩ ᱞᱮᱱᱟ? ᱱᱚᱣᱟ ᱨᱮᱱᱟᱜ ᱞᱟᱹᱱᱟᱹᱭ ᱠᱚᱝᱜᱽᱨᱮᱥ ᱫᱚᱞ ᱠᱷᱚᱱ᱾ ᱵᱟᱨᱚ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱯᱚᱪᱷᱤᱢ ᱵᱟᱝᱜᱟᱞ ᱯᱚᱱᱚᱛ ᱵᱤᱫᱷᱟᱱᱥᱚᱵᱷᱟ ᱵᱟᱪᱷᱱᱟᱣ ᱨᱮ ᱠᱚᱝᱜᱽᱨᱮᱥ ᱫᱚᱞ ᱠᱷᱚᱱ ᱛᱤᱱᱟᱹᱜ ᱥᱟᱞ ᱨᱮᱠᱤᱱ ᱛᱤᱸᱜᱩ ᱞᱮᱱᱟ? ᱱᱚᱣᱟ ᱨᱮᱱᱟᱜ ᱞᱟᱹᱱᱟᱹᱭ ᱩᱱᱤᱥᱥᱚ ᱵᱟᱥᱚᱴᱴᱤ ᱥᱟᱞ ᱠᱷᱚᱱ᱾ ᱛᱮᱨᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱪᱮᱫ ᱪᱮᱫ ᱯᱚᱛᱚᱵ ᱠᱤᱱ ᱚᱞ ᱟᱠᱟᱫᱟ? ᱱᱚᱣᱟ ᱨᱮᱱᱟᱜ ᱞᱟᱹᱱᱟᱹᱭ ᱵᱷᱩᱨᱠᱟᱹᱜ ᱤᱯᱤᱞ, ᱠᱩᱦᱩ ᱵᱟᱦᱩ, ᱜᱟᱢ ᱜᱟᱫᱟᱨ, ᱞᱟᱦᱟᱜ ᱦᱚᱨ ᱠᱟᱹᱦᱱᱤ, ᱵᱤᱫᱟᱹᱭ ᱵᱮᱲᱟ, ᱥᱚᱞᱚᱢ ᱞᱚᱴᱚᱢ ᱟᱨ ᱡᱟᱹᱲᱟᱹᱥᱤ ᱚᱱᱚᱞ ᱢᱟᱞᱟ᱾ ᱪᱩᱫᱫᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱠᱷᱮᱨᱣᱟᱞ ᱥᱩᱥᱟᱹᱨ ᱜᱟᱶᱛᱟ ᱛᱤᱥ ᱠᱤᱱ ᱵᱮᱱᱟᱣ ᱞᱮᱫᱼᱟ? ᱱᱚᱣᱟ ᱨᱮᱱᱟᱜ ᱞᱟᱹᱱᱟᱹᱭ ᱩᱱᱤᱥ ᱥᱚ ᱥᱟᱱᱛᱟᱱᱱᱚ ᱥᱟᱞ ᱨᱮ᱾ ᱯᱚᱱᱫᱽᱨᱚ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱥᱚᱨᱮᱥ ᱚᱱᱚᱞᱤᱭᱟᱹ ᱞᱮᱠᱟᱛᱮ ᱚᱠᱟ ᱠᱷᱚᱱ ᱢᱟᱹᱱ ᱠᱤᱱ ᱧᱟᱢ ᱞᱮᱫᱼᱟ ᱟᱨ ᱚᱠᱟ ᱥᱟᱞ ᱨᱮ? ᱱᱚᱣᱟ ᱨᱮᱱᱟᱜ ᱞᱟᱹᱱᱟᱹᱭ ᱠᱚᱞᱠᱟᱛᱟ ᱠᱷᱚᱱ ᱩᱱᱤᱥ ᱥᱚ ᱛᱮᱥᱚᱴᱴᱤ ᱥᱟᱞ ᱨᱮ᱾ ᱥᱩᱞᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱠᱚᱵᱤ ᱨᱚᱛᱱᱚ ᱩᱯᱟᱫᱷᱤ ᱚᱠᱟ ᱠᱷᱚᱱ ᱠᱤᱱ ᱧᱟᱢ ᱞᱮᱫᱼᱟ ᱟᱨ ᱚᱠᱟ ᱥᱟᱞ ᱨᱮ? ᱱᱚᱣᱟ ᱨᱮᱱᱟᱜ ᱞᱟᱹᱱᱟᱹᱭ ᱵᱷᱟᱜᱚᱞᱯᱩᱨ ᱡᱮᱜᱮᱛ ᱵᱤᱨᱫᱟᱹᱜᱟᱲ ᱠᱷᱚᱱ, ᱩᱱᱤᱥ ᱥᱚ ᱛᱤᱨᱟᱥᱤ ᱥᱟᱞ ᱨᱮ᱾ ᱥᱚᱛᱨᱚ ᱱᱚᱢᱵᱚᱨ ᱠᱩᱠᱞᱤ, ᱥᱟᱨᱚᱫᱟ ᱯᱨᱚᱥᱟᱫᱽ ᱠᱤᱥᱠᱩ ᱛᱤᱠᱤᱱ ᱫᱚ ᱦᱤᱦᱤᱲᱤ ᱯᱤᱯᱤᱲᱤ ᱩᱯᱟᱫᱷᱤ ᱚᱠᱟ ᱠᱷᱚᱱ ᱠᱤᱱ ᱧᱟᱢ ᱞᱮᱫᱼᱟ ᱟᱨ ᱚᱠᱟ ᱥᱟᱞ ᱨᱮ? ᱱᱚᱣᱟ ᱨᱮᱱᱟᱜ ᱞᱟᱹᱱᱟᱹᱭ ᱥᱚᱱᱛᱨᱟᱜᱟᱪᱷᱤ ᱦᱟᱵᱽᱲᱟ ᱥᱟᱱᱛᱟᱲᱤ ᱚᱱᱚᱞᱤᱭᱟᱹ ᱜᱟᱶᱛᱟ ᱯᱟᱦᱴᱟ ᱠᱷᱚᱱ ᱩᱱᱤᱥ ᱥᱚ ᱥᱟᱛᱟᱥᱤ ᱥᱟᱞ ᱨᱮ᱾ ᱟᱴᱷᱟᱨᱚ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱯᱚᱪᱷᱤᱢ ᱵᱟᱝᱜᱟᱞ ᱯᱚᱱᱚᱛ ᱥᱚᱨᱠᱟᱨ ᱯᱟᱦᱴᱟ ᱠᱷᱚᱱ ᱜᱩᱨᱩᱡᱚᱱ ᱞᱮᱠᱟᱛᱮ ᱥᱟᱨᱦᱟᱣ ᱥᱟᱠᱟᱢ ᱛᱤᱥ ᱠᱤᱱ ᱧᱟᱢ ᱟᱠᱟᱫᱟ? ᱱᱚᱣᱟ ᱨᱮᱱᱟᱜ ᱞᱟᱹᱱᱟᱹᱭ ᱩᱱᱤᱥ ᱥᱚ ᱩᱱᱩᱱᱚᱵᱵᱚᱭ ᱥᱟᱞ ᱨᱮ᱾ ᱩᱱᱤᱥ ᱱᱚᱢᱵᱚᱨ ᱠᱩᱠᱞᱤ, ᱥᱟᱨᱫᱟ ᱯᱨᱚᱥᱟᱫᱽ ᱠᱤᱥᱠᱩ ᱛᱤᱠᱤᱱ ᱫᱚ ᱛᱤᱱᱟᱹᱜ ᱥᱟᱞ ᱨᱮᱠᱤᱱ ᱵᱚᱸᱜᱟ ᱛᱟᱞᱟ ᱮᱱᱟ? ᱱᱚᱣᱟ ᱨᱮᱱᱟᱜ ᱞᱟᱹᱱᱟᱹᱭ, ᱟᱴᱷᱟᱨᱚ ᱢᱟᱨᱪ ᱩᱱᱤᱥ ᱥᱚ ᱪᱷᱤᱭᱟᱱᱚᱵᱵᱮ ᱥᱟᱞ ᱨᱮ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱯᱮ, ᱠᱚᱢᱮᱱᱴ ᱯᱮ ᱟᱨ ᱜᱟᱛᱮ ᱠᱚᱴᱷᱮᱱ ᱥᱮᱭᱟᱨ ᱛᱟᱵᱚᱱ ᱯᱮ᱾ ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵᱽ ᱟᱠᱟᱫᱟ ᱢᱟ ᱤᱱᱟᱹ ᱠᱷᱟᱱ ᱥᱟᱵᱥᱠᱨᱟᱭᱤᱵᱽ ᱛᱟᱵᱚᱱ ᱯᱮ ᱟᱨ ᱚᱱᱟ ᱛᱟᱭᱚᱢ ᱜᱷᱚᱱᱴᱟ ᱵᱚᱴᱚᱱ ᱨᱟᱠᱟᱵᱼᱟ ᱚᱱᱟ ᱦᱚᱸ ᱫᱟᱵᱟᱣ ᱛᱟᱵᱚᱱ ᱯᱮ ᱜᱷᱚᱱᱴᱟ ᱵᱚᱴᱚᱱ ᱫᱟᱵᱟᱣ ᱞᱮᱠᱷᱟᱱ ᱟᱹᱞᱤᱧᱟᱜ ᱱᱟᱣᱟ ᱱᱟᱣᱟ ᱵᱷᱤᱰᱤᱭᱳ ᱨᱮᱱᱟᱜ ᱱᱳᱴᱤᱯᱷᱤᱠᱮᱥᱚᱱ ᱪᱮ ᱠᱷᱚᱵᱚᱨ ᱡᱮᱛᱮ ᱠᱷᱚᱱ ᱞᱟᱦᱟ ᱯᱮ ᱯᱮ ᱧᱟᱢ ᱫᱟᱲᱮᱭᱟᱜᱼᱟ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱥᱟᱱᱟᱢ ᱠᱚ ᱡᱚᱦᱟᱨ